ᱥᱟᱱᱟᱢ ᱜᱟᱛᱮ ᱠᱚᱜᱮ ᱤᱧ ᱯᱟᱦᱴᱟ ᱠᱷᱚᱱᱟᱜ ᱞᱟᱦᱟᱛᱮ ᱞᱟᱥᱟᱬᱦᱮᱫ ᱜᱚᱰ ᱡᱚᱦᱟᱨ ᱤᱧ ᱜᱮ ᱟᱯᱮ ᱠᱚᱭᱤᱡ ᱡᱩᱱᱤᱭᱚᱨ ᱨᱟᱭᱴᱟᱨ ᱢᱤᱥᱴᱟᱨ ᱵᱷᱚᱸᱡᱽ ᱠᱩᱞ ᱵᱟᱹᱵᱩ ᱵᱤᱱᱳᱫ ᱠᱩᱢᱟᱨ ᱴᱩᱰᱩ ᱟᱨ ᱟᱵᱚᱣᱟᱜ ᱱᱚᱣᱟ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱦᱴᱟ ᱠᱷᱚᱱᱟᱜ ᱥᱟᱱᱟᱢ ᱜᱟᱛᱮ ᱠᱚᱜᱮ ᱥᱟᱹᱜᱩᱱ ᱫᱟᱨᱟᱢ ᱫᱮᱞᱟᱵᱚᱱ ᱮᱛᱚᱦᱚᱵ ᱞᱮᱜᱮ ᱛᱮᱦᱮᱧᱟᱜ ᱚᱱᱚᱬᱦᱮ ᱟᱠᱷᱲᱟ ᱟᱨ ᱛᱮᱦᱮᱧᱟᱜ ᱱᱚᱣᱟ ᱥᱟᱹᱭᱨᱤ ᱚᱱᱚᱬᱦᱮ ᱨᱮᱱᱟᱜ ᱧᱩᱛᱩᱢ ᱫᱚ ᱦᱩᱭᱩᱜ ᱠᱟᱱᱟ ᱞᱚᱠᱰᱟᱣᱩᱱ ᱯᱩᱨᱟᱹ ᱯᱩᱨᱤ ᱵᱚᱸᱫ ᱞᱮᱱᱠᱷᱟᱱ ᱥᱤᱴᱤ ᱥᱚᱦᱚᱨ ᱴᱟᱣᱩᱱ ᱚᱱᱟ ᱜᱮᱵᱚ ᱢᱮᱛᱟᱜᱟᱜ ᱠᱟᱱᱟ ᱥᱟᱹᱨᱤᱜᱮ ᱞᱚᱠᱰᱟᱣᱩᱱ ᱟᱹᱛᱷᱟᱹᱣᱲᱤ ᱦᱚᱲ ᱠᱚ ᱥᱟᱞᱟᱜ ᱢᱮᱥᱟᱢᱤᱥᱤ ᱞᱮᱱᱠᱷᱟᱱ ᱧᱟᱧᱟᱢ ᱠᱟᱱᱟ ᱟᱡᱟᱨ ᱚᱱᱟ ᱪᱤᱠᱟ ᱠᱚ ᱵᱚᱸᱫ ᱠᱮᱜᱼᱟ ᱥᱟᱹᱨᱤᱜᱮ ᱫᱚᱠᱟᱱ ᱵᱟᱡᱟᱨ ᱡᱤᱞ ᱦᱟᱹᱠᱩ ᱡᱚᱢ ᱨᱮᱱᱟᱜ ᱢᱟ ᱛᱟᱦᱮᱱ ᱜᱮᱭᱟ ᱡᱚᱛᱚ ᱦᱚᱲᱟᱜ ᱜᱮ ᱟᱸᱥ ᱠᱤᱨᱤᱧ ᱟᱹᱜᱩᱭ ᱠᱷᱟᱱᱮᱢ ᱪᱟᱞᱟᱜ ᱢᱮ ᱞᱟᱜᱟᱣ ᱠᱟᱛᱮ ᱢᱚᱪᱟᱨᱮ ᱢᱩᱠᱷᱟᱹᱨ ᱢᱟᱥ ᱞᱚᱠᱰᱟᱣᱩᱱ ᱮᱱᱟ ᱫᱚᱠᱟᱱ ᱵᱟᱡᱟᱨ ᱚᱠᱟᱨᱮᱢ ᱠᱤᱨᱤᱧᱟ ᱟᱴᱟ ᱯᱩᱞᱤᱥ ᱠᱚᱠᱚ ᱫᱟᱫᱟᱞ ᱠᱟᱱᱟ ᱥᱟᱹᱨᱤᱜᱮ ᱵᱟᱱᱟᱨ ᱠᱟᱴᱟ ᱟᱹᱰᱤ ᱥᱚᱠᱛᱚ ᱠᱚ ᱫᱟᱫᱟᱞ ᱠᱟᱱᱟ ᱥᱟᱹᱨᱤᱜᱮ ᱫᱷᱩᱢᱫᱷᱟᱢ ᱵᱟᱦᱨᱮ ᱟᱞᱚᱯᱮ ᱚᱰᱚᱠᱚᱜᱼᱟ ᱪᱮᱫ ᱫᱚᱨᱠᱟᱨ ᱛᱟᱢ ᱡᱚᱢ ᱥᱟᱜ ᱱᱟ ᱨᱮᱦᱚᱸ ᱞᱚᱠᱰᱟᱣᱩᱱ ᱨᱮ ᱡᱤᱞ ᱯᱩᱞᱤᱥ ᱠᱚᱠᱚ ᱛᱟᱦᱮᱱ ᱠᱷᱟᱱ ᱫᱚ ᱪᱟᱞᱟᱜ ᱦᱚᱸ ᱵᱟᱝᱜᱮᱢ ᱫᱤᱞ ᱟᱞᱚᱯᱮ ᱚᱰᱚᱠᱚᱜᱼᱟ ᱯᱩᱞᱤᱥ ᱠᱚᱠᱚ ᱴᱷᱩᱠᱟᱹᱣ ᱯᱮ ᱪᱷᱚᱠ ᱯᱤᱪᱷᱤ ᱢᱮᱱᱟᱜ ᱠᱚᱣᱟ ᱜᱚᱴᱟ ᱜᱮᱠᱚ ᱨᱩᱠᱟᱹᱣ ᱯᱮ ᱜᱟᱹᱰᱤ ᱢᱚᱴᱚᱨ ᱟᱞᱚᱯᱮ ᱚᱰᱚᱠᱟ ᱵᱟᱝᱠᱷᱟᱱ ᱠᱚ ᱨᱮᱡ ᱯᱮ ᱯᱩᱞᱤᱥ ᱠᱚᱣᱟᱜ ᱜᱟᱹᱰᱤ ᱨᱮ ᱡᱚᱛᱚ ᱦᱚᱲ ᱜᱮᱠᱚ ᱫᱮᱡ ᱯᱮ ᱛᱤᱱᱟᱹᱜ ᱜᱟᱱ ᱦᱚᱲ ᱪᱚ ᱞᱚᱠᱰᱟᱣᱩᱱ ᱱᱤᱭᱚᱢ ᱪᱮᱛᱟᱱ ᱨᱮᱦᱚᱸ ᱵᱟᱹᱱᱩᱜ ᱛᱟᱠᱚᱣᱟ ᱞᱟᱭᱤᱠ ᱵᱟᱯᱮ ᱠᱷᱟᱹᱛᱤᱨᱟᱜ ᱠᱷᱟᱱ ᱤᱫᱤᱭᱟᱠᱚ ᱡᱚᱛᱚ ᱟᱯᱮᱭᱟᱜ ᱵᱟᱭᱤᱠ ᱟᱞᱚᱯᱮ ᱟᱹᱲᱤᱥᱟᱜᱼᱟ ᱱᱚᱣᱟ ᱜᱮ ᱱᱟᱯᱟᱭ ᱨᱩᱞ ᱚᱲᱟᱜ ᱠᱷᱚᱱ ᱵᱚ ᱚᱰᱚᱠᱚᱜ ᱠᱷᱟᱱ ᱟᱵᱚᱣᱟᱜ ᱜᱮ ᱡᱚᱛᱚ ᱵᱷᱩᱞ ᱱᱚᱣᱟ ᱠᱚᱫᱚ ᱛᱟᱭ ᱱᱟᱯᱟᱭ ᱜᱮᱭᱟ ᱥᱚᱨᱠᱟᱨᱟᱜ ᱱᱤᱭᱚᱢ ᱵᱮᱢᱟᱨ ᱥᱮᱴᱮᱨ ᱞᱮᱱᱠᱷᱟᱱ ᱟᱹᱛᱩ ᱴᱚᱞᱟ ᱨᱮ ᱩᱭᱦᱟᱹᱨ ᱟᱯᱮ ᱛᱟᱭᱱᱚᱢ ᱫᱚᱠᱟᱱ ᱵᱟᱡᱟᱨ ᱠᱷᱩᱞᱟᱹᱣ ᱨᱮᱥᱮ ᱠᱤᱨᱤᱧ ᱟᱵᱚᱱ ᱟᱴᱟ ᱪᱟᱣᱞᱮ ᱟᱨ ᱵᱟᱝᱢᱟ ᱢᱚᱭᱫᱟ ᱞᱚᱠᱰᱟᱣᱩᱱ ᱦᱩᱭᱩᱜ ᱮᱱᱟᱝ ᱜᱮ ᱧᱟᱢ ᱟᱵᱚᱱ ᱯᱩᱨᱟᱹ ᱯᱷᱟᱭᱫᱟ ᱢᱤᱫ ᱵᱮᱲᱟ ᱜᱮᱵᱚᱱ ᱡᱚᱢᱟ ᱠᱷᱟᱹᱡᱟᱹᱲᱤ ᱵᱟᱝᱠᱷᱟᱱ ᱥᱩᱡᱤ ᱡᱚᱢᱛᱮ ᱵᱟᱵᱚᱱ ᱪᱟᱵᱟᱭ ᱛᱟᱵᱚᱱᱟ ᱫᱚᱦᱚ ᱟᱠᱟᱫ ᱯᱩᱸᱡᱤ ᱛᱚᱵᱮ ᱡᱟᱦᱟᱸᱭ ᱠᱚ ᱵᱟᱠᱚ ᱱᱟᱞᱦᱟ ᱠᱟᱱᱟ ᱩᱱᱠᱩ ᱫᱚ ᱵᱟᱠᱚ ᱧᱟᱢᱮᱜᱼᱟ ᱠᱟᱹᱢᱤ ᱨᱮᱱᱟᱜ ᱠᱩᱲᱟᱹᱭ ᱚᱱᱟ ᱵᱚᱫᱚᱞ ᱛᱮᱠᱚ ᱧᱟᱢᱮᱜᱼᱟ ᱴᱷᱮᱸᱜᱟ ᱢᱚᱱᱛᱚᱨ ᱠᱟᱹᱲᱟᱹᱭ ᱞᱟᱠᱷ ᱞᱟᱠᱷ ᱦᱚᱲᱜᱮ ᱢᱮᱱᱟᱜ ᱠᱚᱣᱟ ᱵᱟᱦᱨᱮ ᱫᱤᱥᱚᱢ ᱨᱮ ᱟᱹᱰᱤ ᱜᱮᱠᱚ ᱠᱚᱥᱴᱚᱜ ᱠᱟᱱᱟ ᱥᱟᱹᱨᱤᱜᱮ ᱵᱚᱭᱦᱟ ᱡᱚᱢ ᱨᱮ ᱠᱟᱹᱢᱤ ᱠᱚᱦᱚᱸ ᱠᱚ ᱞᱚᱠᱰᱟᱣᱩᱱ ᱠᱮᱜᱼᱟ ᱡᱚᱛᱚ ᱴᱷᱤᱠᱟᱹᱫᱟᱨ ᱚᱲᱟᱜ ᱠᱷᱚᱱ ᱦᱚᱸᱠᱚ ᱞᱟᱜᱟᱭᱮᱫ ᱠᱚᱣᱟ ᱥᱟᱹᱨᱤᱜᱮ ᱵᱷᱟᱲᱟᱫᱟᱨ ᱟᱹᱰᱤ ᱜᱟᱱ ᱠᱚ ᱵᱚᱸᱫᱽ ᱠᱮᱜᱼᱟ ᱠᱩᱢᱯᱟᱹᱱᱤ ᱟᱨ ᱠᱷᱟᱫᱟᱱ ᱠᱟᱹᱢᱤ ᱦᱚᱲ ᱠᱚᱠᱚ ᱧᱤᱨ ᱠᱟᱱᱟ ᱚᱱᱟ ᱛᱮᱜᱮ ᱛᱚ ᱟᱫᱷᱟᱱ ᱡᱚᱢ ᱜᱮ ᱵᱟᱠᱚ ᱧᱟᱢᱮᱜᱼᱟ ᱢᱤᱫ ᱵᱮᱲᱟ ᱦᱚᱸ ᱱᱟᱥᱛᱟ ᱨᱮᱸᱜᱮᱡ ᱛᱮᱜᱮ ᱠᱚ ᱛᱟᱲᱟᱢ ᱟᱠᱟᱫ ᱜᱚᱴᱟ ᱨᱳᱰ ᱨᱟᱥᱛᱟ ᱫᱟᱭᱟ ᱜᱮᱢ ᱵᱩᱡᱷᱟᱹᱣ ᱜᱚᱫᱟ ᱧᱮᱞ ᱞᱮᱠᱷᱟᱱᱮᱢ ᱩᱱᱠᱩ ᱠᱚᱣᱟᱜ ᱚᱵᱚᱥᱛᱟ ᱚᱠᱚᱭ ᱦᱚᱸᱠᱚ ᱵᱟᱝᱟᱜ ᱠᱟᱱ ᱨᱮᱸᱜᱮᱡ ᱦᱚᱲ ᱞᱟᱹᱜᱤᱫ ᱵᱚᱵᱚᱥᱛᱟ ᱛᱤᱱᱟᱹᱜ ᱠᱚ ᱛᱟᱲᱟᱢ ᱠᱟᱜᱼᱟ ᱦᱟᱡᱟᱨ ᱦᱟᱡᱟᱨ ᱠᱤᱞᱳᱢᱤᱴᱚᱨ ᱛᱟᱲᱟᱢ ᱛᱮᱜᱮ ᱯᱟᱲᱟᱜ ᱠᱟᱱᱟ ᱵᱟᱹᱱᱩᱜ ᱛᱟᱠᱚᱣᱟ ᱜᱟᱹᱰᱤ ᱢᱚᱴᱚᱨ ᱛᱟᱲᱟᱢ ᱛᱮᱜᱮ ᱠᱚ ᱢᱚᱦᱰᱟ ᱟᱠᱟᱱ ᱦᱟᱡᱟᱨ ᱦᱟᱡᱟᱨ ᱢᱟᱭᱤᱞ ᱱᱮᱛᱟ ᱢᱚᱱᱛᱨᱤ ᱴᱷᱮᱱ ᱥᱟᱨᱟ ᱜᱷᱟᱱᱮ ᱯᱷᱳᱱ ᱢᱟᱠᱚ ᱰᱟᱭᱤᱞ ᱡᱟᱦᱟᱸ ᱨᱮᱜᱮ ᱠᱚ ᱧᱤᱫᱟᱹᱜ ᱠᱟᱱᱟ ᱚᱸᱰᱮ ᱜᱮᱠᱚ ᱵᱟᱥᱟᱜ ᱠᱟᱱᱟ ᱜᱚᱲᱚ ᱥᱚᱯᱚᱦᱚᱫ ᱧᱟᱢᱚᱜ ᱞᱟᱹᱜᱤᱫ ᱟᱹᱰᱤ ᱜᱮᱠᱚ ᱟᱥᱟᱜ ᱠᱟᱱᱟ ᱟᱸᱜᱟ ᱢᱟᱨᱥᱟᱞ ᱯᱟᱭᱟᱝ ᱯᱩᱭᱩᱝ ᱥᱟᱶᱛᱮ ᱟᱨᱦᱚᱸ ᱠᱚ ᱞᱟᱦᱟᱜ ᱠᱟᱱᱟ ᱩᱱᱠᱩ ᱧᱮᱞᱛᱮ ᱦᱚᱲ ᱠᱚᱢᱟ ᱦᱚᱨ ᱠᱷᱚᱱᱟᱜ ᱠᱚ ᱥᱟᱦᱟᱜ ᱠᱟᱱᱟ ᱚᱛ ᱢᱟ ᱞᱚᱞᱚ ᱥᱮᱨᱢᱟ ᱥᱤᱛᱩᱝ ᱫᱟᱨᱮ ᱵᱩᱴᱟᱹ ᱨᱮᱠᱚ ᱟᱥᱨᱟᱭ ᱦᱚᱲ ᱡᱤᱣᱤ ᱦᱚᱭ ᱡᱤᱣᱤ ᱦᱟᱥᱟ ᱦᱚᱲᱢᱚ ᱢᱚᱱᱮ ᱫᱚ ᱵᱟᱠᱚ ᱢᱚᱥᱨᱟᱭ ᱨᱮᱸᱜᱮᱡ ᱡᱟᱞᱟ ᱛᱮᱠᱚ ᱪᱟᱞᱟᱣ ᱞᱮᱱᱟ ᱵᱟᱡᱟᱨ ᱫᱤᱥᱚᱢ ᱨᱮ ᱱᱤᱛᱚᱜ ᱵᱟᱹᱲᱛᱤᱜ ᱠᱟᱱᱟ ᱱᱚᱣᱟ ᱠᱚᱨᱳᱱᱟ ᱟᱡᱟᱨ ᱴᱟᱠᱟ ᱯᱩᱭᱥᱟᱹ ᱠᱷᱟᱹᱛᱤᱨ ᱛᱮᱜᱮ ᱵᱚᱱ ᱪᱟᱞᱟᱣ ᱞᱮᱱᱟ ᱟᱹᱛᱩ ᱠᱷᱚᱱᱟᱜ ᱵᱟᱡᱟᱨ ᱛᱟᱲᱟᱢ ᱛᱮᱜᱮ ᱵᱚᱱ ᱨᱩᱣᱟᱹᱲ ᱠᱟᱱᱟ ᱱᱤᱛᱚᱜ ᱫᱚ ᱡᱮ ᱡᱟᱦᱟᱨ ᱡᱟᱦᱟᱸ ᱨᱮ ᱛᱟᱵᱚᱱ ᱛᱚᱯᱟ ᱠᱚᱜᱼᱟ ᱵᱩᱠᱟᱹ ᱨᱩᱣᱟᱹᱲ ᱛᱮᱜᱮ ᱦᱩᱭᱩᱜ ᱛᱟᱵᱚᱱᱟ ᱥᱟᱹᱨᱤᱜᱮ ᱡᱟᱱᱟᱢ ᱛᱩᱠᱟᱹ ᱡᱚᱛᱚ ᱦᱚᱲ ᱜᱮ ᱥᱟᱵ ᱱᱟ ᱜᱮᱭᱟ ᱱᱚᱣᱟ ᱟᱡᱟᱨ ᱠᱷᱚᱱᱟᱜ ᱮᱨᱮᱲ ᱚᱱᱟ ᱛᱮᱜᱮ ᱵᱚᱱ ᱧᱤᱨ ᱡᱚᱝ ᱠᱟᱱ ᱨᱚᱰ ᱨᱟᱥᱛᱟ ᱥᱟᱨᱮᱲ ᱛᱟᱲᱟᱢ ᱛᱮ ᱥᱟᱭᱠᱮᱞ ᱛᱮ ᱟᱨᱦᱚᱸ ᱟᱫᱚᱢ ᱠᱚᱫᱚ ᱰᱷᱚᱸᱜᱟ ᱛᱮ ᱨᱩᱣᱟᱹᱲ ᱥᱮᱴᱮᱨᱚᱜ ᱜᱮᱭᱟ ᱵᱚ ᱯᱟᱞᱮ ᱢᱤᱫ ᱵᱚᱸᱜᱟ ᱛᱮ ᱟᱫᱷᱟᱱ ᱠᱚᱫᱚ ᱠᱚ ᱨᱤᱡᱟᱹᱯᱮᱜᱼᱟ ᱢᱟᱨᱟᱝ ᱢᱟᱨᱟᱝ ᱵᱚᱥ ᱵᱟᱧᱪᱟᱣ ᱵᱚᱱ ᱜᱮᱭᱟ ᱠᱚ ᱵᱚᱸᱜᱟ ᱵᱩᱨᱩ ᱵᱟᱹᱱᱩᱜ ᱠᱷᱟᱱ ᱛᱟᱵᱚ ᱫᱚᱥ ᱠᱚᱨᱳᱱᱟ ᱤᱫᱤ ᱠᱟᱛᱮ ᱦᱚᱲ ᱠᱚᱠᱚ ᱨᱚᱲᱮᱫᱼᱟ ᱟᱹᱰᱤ ᱜᱟᱱ ᱱᱮᱛᱟᱨ ᱫᱷᱟᱹᱨᱤᱡ ᱟᱹᱣᱰᱤ ᱚᱰᱚᱠᱚᱜ ᱵᱮᱥᱚᱜ ᱞᱟᱹᱜᱤᱫ ᱨᱟᱱ ᱟᱹᱛᱩ ᱫᱤᱥᱚᱢ ᱦᱚᱸᱵᱚᱱ ᱠᱟᱨᱦᱟᱲ ᱠᱟᱯᱟᱴᱟ ᱵᱟᱵᱮᱨ ᱫᱮᱵᱚ ᱴᱟᱱᱟᱣ ᱞᱚᱠᱰᱟᱣᱩᱱ ᱱᱤᱭᱚᱢ ᱵᱚᱭᱦᱟ ᱡᱚᱛᱚ ᱠᱚᱛᱮ ᱜᱮᱵᱚ ᱢᱟᱱᱟᱣ ᱦᱟᱯᱮ ᱵᱟᱝ ᱵᱚᱱ ᱚᱪᱚᱜ ᱦᱟᱛᱟᱲᱟ ᱟᱹᱛᱩ ᱵᱟᱦᱮᱨ ᱨᱮᱱᱟᱜ ᱫᱷᱤᱨᱤ ᱪᱟᱵᱟ ᱞᱮᱱᱠᱷᱟᱱ ᱞᱚᱠᱰᱟᱣᱩᱱ ᱫᱟᱬᱟ ᱡᱚᱝᱟᱵᱚᱱ ᱟᱹᱰᱤ ᱯᱷᱤᱨᱤ